ᱜᱩᱰ ᱢᱚᱨᱱᱤᱝ ᱜᱩᱰ ᱢᱚᱨᱱᱤᱝ ᱨᱟᱸᱜᱟᱣ ᱨᱟᱸᱜᱟᱣ ᱦᱟᱸᱰᱮ ᱨᱮ ᱦᱟᱸᱰᱮ ᱠᱚᱭᱚᱜ ᱠᱟᱛᱮ ᱜᱩᱰ ᱢᱚᱨᱱᱤᱝ ᱡᱚᱛᱚ ᱠᱚ ᱡᱚᱛᱚ ᱠᱚ ᱟᱫᱚ ᱩᱫᱟᱞᱜᱩᱲ ᱨᱮ ᱢᱤᱫᱴᱮ ᱢᱤᱫᱴᱮ ᱫᱤᱫᱤ ᱦᱚᱲ ᱢᱮᱱᱟᱭᱟ ᱥᱩᱱᱤᱛᱤ ᱦᱮᱢᱵᱨᱚᱢ ᱠᱚ ᱢᱮᱛᱟᱭᱟ ᱩᱱᱤ ᱫᱚ ᱟᱹᱰᱤ ᱢᱚᱡᱽ ᱢᱚᱡᱽ ᱯᱟᱹᱧᱪᱤ ᱵᱮᱱᱟᱣ ᱯᱟᱹᱧᱪᱤ ᱯᱟᱲᱦᱟᱴ ᱟᱫᱚ ᱱᱩᱭ ᱵᱤᱴᱤ ᱞᱟᱹᱜᱤᱫ ᱵᱚᱞᱮ ᱤᱧᱤᱧ ᱢᱮᱛᱟᱭᱟ ᱡᱮ ᱵᱮᱱᱟᱣᱟᱭ ᱟᱨ ᱥᱚᱨᱦᱟᱭ ᱨᱮ ᱪᱮᱠᱟᱭᱟᱢ ᱥᱚᱨᱦᱟᱭ ᱨᱮᱫᱚ ᱡᱤᱱᱥ ᱞᱮ ᱠᱤᱨᱤᱧ ᱢᱟ ᱥᱮ ᱞᱩᱝᱜᱤ ᱯᱟᱹᱧᱪᱤ

ᱜᱤᱫᱽᱨᱟᱹ ᱢᱤᱫᱴᱮᱱ ᱡᱟᱦᱟᱸ ᱢᱟᱱ ᱛᱟᱦᱟᱸ ᱫᱚ ᱵᱟᱢ ᱤᱭᱟᱹ ᱫᱟᱲᱮᱣᱟᱭᱟ ᱚᱱᱟ ᱢᱮᱡᱟᱨᱢᱮᱱᱴ ᱡᱟᱹᱨᱩᱲᱟ ᱢᱚᱡᱽ ᱛᱮ ᱟᱫᱚ ᱩᱱᱤ ᱫᱤᱫᱤ ᱦᱚᱲ ᱚᱱᱟ ᱯᱟᱹᱧᱪᱤ ᱯᱟᱲᱦᱟᱴ ᱮ ᱵᱮᱱᱟᱣᱟ ᱟᱨ ᱱᱩᱭ ᱦᱚᱯᱚᱱ ᱜᱤᱫᱽᱨᱟᱹ ᱦᱟᱸᱜ ᱤᱧ ᱵᱟᱸᱫᱮ ᱜᱚᱜᱚ ᱜᱮᱭᱟ ᱜᱚᱜᱚ ᱵᱟᱸᱫᱮᱭᱟ ᱟᱨ ᱵᱚᱱ ᱧᱮᱞᱮᱭᱟ ᱪᱮᱫ ᱞᱮᱠᱟᱭ ᱧᱮᱞᱚᱜᱼᱟ ᱡᱟᱦᱟᱸᱭ ᱠᱚ ᱡᱩᱫᱤ ᱯᱟᱹᱧᱪᱤ ᱯᱟᱲᱦᱟᱴ ᱡᱟᱹᱨᱩᱲ ᱯᱮ ᱠᱟᱱ ᱠᱷᱟᱡ ᱫᱚ ᱱᱩᱭ ᱥᱩᱱᱤᱛᱤ ᱦᱮᱢᱵᱨᱚᱢ ᱚᱠᱚᱭ ᱫᱤᱫᱤ ᱦᱚᱲ ᱩᱫᱟᱞᱜᱩᱲᱤ ᱨᱮᱱ ᱠᱟᱱᱟᱭ ᱟᱹᱰᱤ ᱡᱷᱟᱠᱟᱥ ᱡᱷᱟᱠᱟᱥ ᱯᱟᱹᱧᱪᱤ ᱯᱟᱲᱦᱟᱴ ᱮ ᱵᱮᱱᱟᱣᱟ ᱟᱫᱚ ᱡᱩᱫᱤ ᱡᱟᱦᱟᱸᱭ ᱠᱚ ᱡᱩᱫᱤ

ᱚᱱᱟ ᱫᱚ ᱯᱟᱹᱧᱪᱤ ᱠᱟᱱᱟ ᱣᱟᱣ ᱤᱱᱟ ᱢᱟ ᱫᱤᱱ ᱫᱚ ᱱᱟᱱᱟ ᱛᱤᱱ ᱠᱩᱭᱩ ᱪᱩᱱᱤᱛᱤ ᱜᱚᱜᱚ ᱟᱭ ᱞᱟᱵ ᱭᱩ ᱱᱤᱛᱤᱱ ᱜᱚᱜᱚ ᱢᱟ ᱢᱮᱱᱟᱜ ᱠᱟᱱᱟ

ᱟᱫᱚ ᱱᱤᱛᱚᱜ ᱫᱚ ᱱᱩᱭ ᱥᱚᱨᱦᱟᱭ ᱮᱱᱮᱡ ᱢᱚᱸᱰᱷᱟᱭᱱᱟ ᱱᱩᱭ ᱠᱩᱲᱤ ᱫᱚ ᱚᱠᱟᱛᱮ ᱢᱚᱸᱰᱷᱟᱭᱱᱟ ᱞᱟᱹᱭ ᱢᱮ ᱚᱸᱰᱮ ᱠᱚᱭᱚᱜ ᱠᱟᱛᱮ ᱨᱚᱲ ᱢᱮ ᱚᱸᱰᱮ ᱠᱚᱭᱚᱜ ᱚᱠᱟᱛᱮ ᱥᱚᱨᱦᱟᱭ ᱮᱱᱮᱡ ᱟᱨ ᱪᱮᱫ ᱞᱮᱠᱟᱢ ᱮᱱᱮᱡᱚᱜᱼᱟ ᱦᱟᱸᱜ